ᱡᱚᱛᱚ ᱠᱚᱜᱮ ᱡᱚᱦᱟᱨ ᱛᱮᱦᱮᱧ ᱫᱚ ᱛᱟᱵᱚ ᱥᱚᱛᱨᱚ ᱛᱟᱹᱨᱤᱠᱷ ᱠᱟᱱᱟ ᱟᱫᱚ ᱱᱚᱜᱼᱚᱭ ᱨᱩ ᱠᱚᱯᱮ ᱟᱸᱡᱚᱢᱮᱫ ᱜᱮᱭᱟ ᱛᱮᱦᱮᱧ ᱦᱚᱸ ᱱᱟᱦᱟᱜ ᱜᱟᱹᱲᱤ ᱢᱩᱪᱟᱹᱫ ᱜᱟᱹᱲᱤ ᱛᱚᱵᱮ ᱟᱨ ᱱᱤᱛᱚᱝ ᱯᱟᱠᱟᱯᱟᱠᱤ ᱥᱟᱲᱮ ᱟᱴ ᱵᱟᱡᱟᱜ ᱠᱟᱱᱟ ᱥᱟᱹᱜᱩᱱ ᱥᱮᱛᱟᱜ ᱢᱮᱱᱠᱷᱟᱱ ᱛᱮᱦᱮᱧ ᱨᱤᱢᱤᱞ ᱟᱠᱟᱫ ᱛᱟᱵᱚ ᱱᱚᱜᱼᱚᱭ ᱪᱟᱸᱫᱚ ᱦᱚᱸ ᱱᱚᱜᱼᱚᱭ ᱪᱟᱸᱫᱚ ᱨᱟᱠᱟᱵ ᱥᱮ ᱪᱟᱸᱫᱚ ᱦᱚᱸ ᱵᱟᱭ ᱧᱮᱞ ᱧᱟᱢᱚᱜ ᱠᱟᱱᱟ

ᱱᱤᱭᱟᱹ ᱟᱹᱛᱩ ᱨᱮᱱ ᱜᱟᱹᱲᱤ ᱠᱚᱠᱚ ᱵᱟᱥᱟ ᱟᱠᱟᱱᱟ ᱛᱟᱵᱚ ᱵᱷᱚᱸᱡᱽ ᱫᱤᱥᱚᱢ ᱢᱟᱵᱚ ᱵᱟᱰᱟᱭ ᱜᱮᱭᱟ ᱟᱹᱰᱤ ᱞᱟᱛᱟᱨ ᱫᱚ ᱟᱹᱰᱤ ᱵᱚᱦᱚᱜ ᱜᱟᱹᱲᱤ ᱠᱚ ᱫᱟᱬᱟᱱᱟ ᱟᱵᱚ ᱟᱹᱛᱩ ᱨᱮᱱ ᱦᱚᱸᱠᱚ ᱪᱟᱞᱟᱣᱟ ᱢᱮᱱᱠᱷᱟᱱ ᱩᱱᱠᱩ ᱫᱚ ᱵᱟᱠᱚ ᱵᱟᱥᱟ ᱞᱮᱱᱟ ᱛᱮᱦᱮᱧ ᱦᱟᱸᱜ ᱥᱟᱯᱲᱟᱣ ᱵᱟᱲᱟ ᱠᱟᱛᱮ ᱟᱨᱚ ᱠᱚ ᱪᱟᱞᱟᱜᱼᱟ ᱱᱚᱜᱼᱚ ᱱᱚᱛᱮ ᱨᱮᱠᱚ ᱥᱟᱯᱲᱟᱣ ᱵᱟᱲᱟᱜ ᱠᱟᱱᱟ ᱢᱟᱱᱮ ᱴᱨᱟᱠᱴᱚᱨ ᱠᱚ ᱦᱟᱱᱮ ᱠᱚ ᱴᱨᱟᱠᱴᱚᱨ ᱜᱟᱹᱲᱤ ᱟᱥᱮᱱ ᱠᱚᱲᱟ ᱠᱚᱜᱮ ᱠᱚ ᱟᱹᱜᱩ ᱟᱠᱟᱫ ᱛᱟᱵᱚ ᱱᱩᱠᱩ ᱫᱚ ᱱᱟᱦᱟᱜ ᱨᱟᱸᱜᱟᱢᱟᱹᱴᱭᱟᱹ ᱨᱮᱱ ᱠᱟᱱᱟ ᱠᱚ ᱢᱮᱱᱫᱚ ᱰᱮᱢ ᱨᱟᱸᱜᱟᱢᱟᱹᱴᱭᱟᱹ ᱥᱩᱞᱟᱹᱭᱯᱟᱲ ᱥᱩᱨ ᱨᱮ ᱢᱤᱫ ᱟᱵᱚ ᱥᱟᱱᱛᱟᱲ ᱟᱹᱛᱩ ᱟᱹᱰᱤ ᱢᱟᱨᱟᱝ ᱥᱟᱱᱛᱟᱲ ᱟᱹᱛᱩ ᱢᱮᱱᱟᱜᱼᱟ ᱩᱱᱠᱩ ᱠᱚ ᱦᱮᱡ ᱟᱠᱟᱱᱟ ᱟᱵᱚ ᱛᱮ ᱟᱹᱣᱨᱤ ᱠᱚ ᱮᱦᱚᱵᱟ ᱟᱨ ᱤᱧ ᱢᱟ ᱛᱟᱵᱚ ᱵᱟᱨᱥᱤᱧ ᱦᱩᱭᱮᱱᱟ ᱜᱟᱹᱰᱤ ᱜᱮ ᱵᱟᱹᱧ ᱥᱮᱱ ᱫᱟᱲᱮᱭᱟᱫᱟ

ᱫᱟᱠᱟ ᱠᱚ ᱡᱚᱢ ᱵᱟᱲᱟ ᱦᱩᱭᱱᱟ ᱟᱫᱚ ᱤᱧ ᱫᱩᱧ ᱥᱟᱯᱲᱟᱣ ᱜᱚᱫ ᱮᱱᱟ ᱜᱟᱹᱲᱤ ᱟᱥᱮᱱ ᱥᱮᱱᱚᱜ ᱤᱠᱷᱟᱹᱱ ᱤᱧ ᱧᱮᱞᱛᱮ ᱵᱟᱹᱵᱩᱭ ᱢᱮᱱᱮᱫᱼᱟ ᱤᱧ ᱦᱚᱧ ᱪᱟᱞᱟᱜᱼᱟ ᱟᱫᱚ ᱦᱟᱯᱮ ᱩᱱᱤ ᱥᱟᱯᱲᱟᱜ ᱠᱟᱱᱟᱭ ᱛᱟᱹᱞᱤᱧ ᱟᱫᱚ ᱱᱟᱦᱟᱜ ᱵᱚᱱ ᱪᱟᱞᱟᱜᱼᱟ ᱟᱫᱚᱞᱤᱧ ᱥᱟᱯᱲᱟᱣ ᱡᱩᱛ ᱜᱚᱫ ᱟᱠᱟᱱᱟ ᱱᱤᱛᱚᱝ ᱫᱚ ᱵᱟᱹᱵᱩ ᱥᱟᱞᱟᱜ ᱞᱤᱧ ᱚᱰᱚᱠᱚᱜᱼᱟ ᱵᱟᱹᱵᱩ ᱨᱮᱰᱤᱭᱮᱱᱟ ᱛᱚ

ᱛᱚ ᱵᱚᱭᱦᱟ ᱠᱚ ᱥᱮᱴᱮᱨᱮᱱᱟ ᱵᱚ ᱛᱮᱦᱮᱧ ᱱᱤᱛᱚᱝ ᱫᱚ ᱛᱤᱞᱟᱹᱭ ᱜᱷᱩᱴᱩ ᱟᱹᱛᱩ ᱱᱚᱛᱨᱮ ᱵᱟᱹᱵᱩ ᱦᱚᱸ ᱛᱟᱹᱞᱤᱧᱮ ᱟᱬᱜᱚᱭᱮᱱᱟ ᱦᱟᱱᱛᱮ ᱨᱮᱠᱚ ᱮᱱᱮᱡ ᱠᱟᱱᱟ ᱟᱵᱚ ᱟᱹᱛᱩ ᱨᱮᱱ ᱪᱟᱞᱟᱜ ᱱᱟᱜ ᱵᱚ ᱡᱷᱩᱢᱠᱟ ᱟᱵᱚ ᱦᱮᱸ ᱪᱮ ᱠᱚᱰᱨᱟ ᱟᱠᱟᱜ ᱠᱚ ᱱᱚᱣᱟ ᱡᱟᱦᱟᱸ ᱮᱱᱮᱡ ᱵᱚᱱ ᱧᱮᱞᱮᱜᱼᱟ ᱱᱚᱣᱟ ᱫᱚ ᱱᱟᱦᱟᱜ ᱵᱚᱸᱜᱟ ᱮᱱᱮᱡ ᱠᱟᱱᱟ ᱜᱟᱹᱦᱲᱤ ᱡᱚᱦᱚᱜ ᱜᱮᱠᱚ ᱮᱱᱮᱡᱼᱟ ᱟᱫᱚ ᱱᱚᱣᱟ ᱫᱚ ᱜᱚᱸᱥᱟᱬᱮ ᱨᱮᱜᱮ ᱠᱚ ᱮᱱᱮᱡᱼᱟ ᱚᱠᱟ ᱫᱤᱥᱚᱢ ᱫᱚ ᱚᱠᱟ ᱞᱮᱠᱟ ᱚᱱᱟ ᱢᱟ ᱱᱟᱦᱟᱜ ᱵᱟᱵᱚ ᱵᱟᱲᱟᱭ ᱜᱚᱫ ᱟᱠᱟᱫᱼᱟ ᱛᱚᱵᱮ ᱟᱵᱚ ᱵᱷᱚᱸᱡᱽ ᱫᱤᱥᱚᱢ ᱫᱚ ᱡᱚᱛᱚ ᱥᱟᱱᱛᱟᱲ ᱟᱹᱛᱩ ᱨᱮᱜᱮ ᱟᱹᱛᱩ ᱨᱮ ᱢᱤᱢᱤᱫᱴᱤᱡ ᱜᱚᱸᱥᱟᱬᱮ ᱛᱟᱦᱮᱱᱟ ᱚᱸᱰᱮ ᱫᱚ ᱪᱮᱞᱮᱱ ᱢᱟᱺᱡᱷᱤ ᱵᱟᱵᱟ ᱟᱨ ᱢᱟᱺᱡᱷᱤ ᱟᱭᱳ ᱠᱤᱱ ᱛᱟᱦᱮᱱᱟ ᱟᱹᱛᱩ ᱠᱤᱱ ᱦᱚᱨᱦᱚ ᱠᱟᱜᱼᱟ ᱟᱫᱚ ᱚᱸᱰᱮ ᱜᱮ ᱱᱩᱠᱩ ᱫᱚᱠᱚ ᱮᱱᱮᱡ ᱠᱟᱱᱟ ᱟᱹᱰᱤ ᱱᱟᱯᱟᱭ ᱠᱚ ᱮᱱᱮᱡ ᱠᱟᱱᱟ ᱧᱮᱞ ᱠᱚᱢᱟ ᱛᱟᱵᱚ ᱟᱯᱮ ᱥᱮᱫ ᱫᱚ ᱚᱠᱟ ᱞᱮᱠᱟ ᱠᱚ ᱮᱱᱮᱡᱼᱟ ᱠᱚᱢᱮᱱᱴ ᱠᱟᱛᱮ ᱱᱟᱦᱟᱜ ᱛᱟᱵᱚ ᱞᱟᱹᱭ ᱯᱮ ᱟᱹᱰᱤ ᱨᱟᱹᱥᱠᱟᱹ ᱜᱮ ᱮᱱᱮᱡ ᱠᱚ ᱪᱟᱹᱞᱩ ᱟᱠᱟᱱᱟ ᱱᱤᱛᱚᱝ ᱜᱚᱞᱥᱟᱬᱮ ᱨᱮ ᱮᱱᱮᱡ ᱵᱟᱲᱟ ᱠᱟᱛᱮ ᱱᱤᱛᱚᱝ ᱠᱚ ᱡᱚᱦᱟᱨ ᱵᱟᱲᱟ ᱠᱮᱫ ᱛᱟᱵᱚ ᱟᱨ ᱱᱤᱛᱚᱝ ᱫᱚ ᱱᱟᱜ ᱟᱨᱦᱚᱸ ᱮᱱᱮᱡ ᱪᱟᱹᱞᱩᱜᱼᱟ ᱴᱷᱤᱠ ᱜᱮᱭᱟ ᱥᱟᱢᱟᱝ ᱥᱮᱫ ᱛᱟᱵᱚ ᱠᱚᱱᱴᱤᱱᱤᱭᱩ ᱨᱮ ᱛᱟᱦᱮᱸ ᱠᱚᱜ ᱯᱮ ᱧᱮᱞ ᱟᱵᱚ ᱨᱟᱹᱥᱠᱟᱹ ᱜᱮ ᱛᱮᱦᱮᱧ ᱫᱚ ᱢᱩᱪᱟᱹᱫ ᱜᱟᱹᱲᱤ ᱠᱟᱱᱟ ᱫᱩ ᱦᱟᱡᱟᱨ ᱛᱮᱭᱤᱥ ᱨᱮᱭᱟᱜ ᱛᱮᱦᱮᱧ ᱫᱚ ᱛᱷᱟᱨᱰ ᱫᱤᱱ ᱠᱟᱱᱟ ᱛᱮᱥᱟᱨ ᱫᱤᱱ ᱱᱚᱛᱮ ᱢᱟ ᱯᱮ ᱫᱤᱱ ᱜᱮᱠᱚ ᱜᱟᱹᱲᱤᱭᱟ ᱚᱠᱟ ᱠᱚᱨᱮ ᱢᱟᱠᱚ ᱢᱮᱱᱟ ᱢᱚᱬᱮ ᱢᱟᱦᱟ ᱦᱚᱸᱠᱚ ᱜᱟᱹᱲᱤᱭᱟ ᱟᱫᱚ ᱱᱚᱛᱮ ᱫᱚ ᱛᱟᱵᱚ ᱯᱮ ᱢᱟᱦᱟ ᱜᱮ ᱱᱟᱦᱟᱜ ᱠᱚ ᱜᱟᱹᱲᱤᱭᱮᱫ ᱛᱟᱦᱮᱱ ᱫᱚ ᱢᱩᱪᱟᱹᱫ ᱫᱤᱱ ᱠᱟᱱᱟ ᱧᱮᱞᱟᱵᱚ ᱢᱟᱲᱟᱝ ᱥᱮᱫ ᱨᱮ ᱠᱚᱱᱴᱤᱱᱤᱭᱩ ᱛᱟᱦᱮᱱ ᱯᱮ ᱛᱟᱵᱚ ᱱᱚᱣᱟ ᱵᱞᱚᱜᱽ ᱨᱮᱜᱮ

ᱟᱹᱰᱤ ᱜᱷᱟᱢᱟᱜᱷᱩᱲ ᱜᱮ ᱪᱟᱹᱞᱩ ᱟᱠᱟᱱᱟ ᱵᱩᱰᱷᱤ ᱜᱟᱹᱲᱤ ᱮᱱᱮᱡ ᱱᱚᱣᱟ ᱫᱚ ᱟᱵᱚ ᱵᱷᱚᱸᱡᱽ ᱫᱤᱥᱚᱢ ᱨᱮᱭᱟᱜ ᱵᱟᱫᱟᱢ ᱯᱟᱦᱟᱲ ᱥᱩᱨ ᱛᱤᱞᱟᱹᱭ ᱜᱷᱩᱴᱩ ᱟᱹᱛᱩ ᱨᱮ ᱛᱤᱞᱟᱹᱭ ᱜᱷᱩᱴᱩ ᱡᱟᱦᱟᱸ ᱪᱮ ᱵᱟᱫᱟᱢ ᱯᱟᱦᱟᱲ ᱠᱷᱚᱱ ᱟᱥᱯᱟᱥ ᱯᱟᱸᱪ ᱠᱤᱞᱳᱢᱤᱴᱟᱨ ᱦᱩᱭᱩᱜᱼᱟ ᱱᱚᱰᱮ ᱵᱚ ᱥᱮᱴᱮᱨ ᱟᱠᱟᱱᱟ ᱜᱩᱢᱤᱫ ᱟᱹᱛᱩ ᱠᱚᱲᱟ ᱠᱚ ᱟᱨ ᱱᱚᱜᱼᱚ ᱱᱚᱝᱠᱟ ᱛᱟᱵᱚᱱ ᱵᱚ ᱨᱟᱹᱥᱠᱟᱹᱜ ᱠᱟᱱᱟ ᱟᱯᱮ ᱠᱚ ᱚᱠᱟ ᱞᱮᱠᱟ ᱜᱟᱹᱲᱤ ᱨᱮᱯᱮ ᱨᱟᱹᱥᱠᱟᱹᱭᱮᱱᱟ ᱚᱠᱟ ᱥᱮᱫ ᱜᱟᱹᱲᱤ ᱠᱚᱯᱮ ᱤᱫᱤ ᱞᱮᱫ ᱠᱚᱣᱟ ᱛᱟᱵᱚ ᱠᱚᱢᱮᱱᱴ ᱠᱟᱛᱮᱫ ᱦᱟᱸᱜ ᱞᱟᱹᱭ ᱟᱵᱚᱱ ᱯᱮ ᱟᱨ ᱛᱮᱦᱮᱧᱟᱜ ᱵᱷᱤᱰᱤᱭᱳ ᱫᱚ ᱱᱟᱦᱟᱜ ᱟᱨ ᱠᱤᱪᱷᱩ ᱜᱷᱟᱹᱲᱤᱡ ᱠᱷᱟᱱ ᱜᱮ ᱢᱩᱪᱟᱹᱫᱚᱜᱼᱟ ᱛᱚᱵᱮ ᱟᱯᱮ ᱠᱚᱴᱷᱮᱱ ᱱᱮᱦᱚᱨ ᱛᱟᱦᱮᱸᱭᱮᱱᱟ ᱡᱩᱫᱤ ᱱᱟᱣᱟ ᱜᱮ ᱱᱚᱣᱟ ᱵᱷᱤᱰᱤᱭᱳ ᱯᱮ ᱧᱮᱞᱮᱫᱼᱟ ᱛᱟᱵᱚᱱ ᱮᱱᱠᱷᱟᱱ ᱫᱚ ᱥᱟᱵᱥᱠᱨᱟᱭᱤᱵ ᱛᱟᱨᱟ ᱠᱟᱜ ᱯᱮ ᱟᱨ ᱞᱟᱭᱤᱠ ᱟᱨ ᱠᱚᱢᱮᱱᱴ ᱫᱚ ᱢᱚᱴᱷᱮ ᱢᱚᱴᱷᱮ ᱟᱞᱚᱯᱮ ᱦᱤᱲᱤᱧᱟ ᱛᱟᱵᱚᱱ ᱫᱮᱞᱟᱵᱚ ᱛᱚᱵᱮ ᱵᱷᱤᱰᱤᱭᱳ ᱫᱚᱵᱚᱱ ᱧᱮᱞ ᱯᱩᱨᱟᱹᱣ ᱠᱟᱜ ᱨᱮᱜᱮ